ᱰᱟᱹᱦᱤ ᱥᱮᱫ ᱢᱟ ᱵᱚᱱ ᱥᱮᱱᱚᱜ ᱜᱮᱭᱟ ᱟᱨ ᱦᱟᱸᱜ ᱠᱷᱟᱱ ᱪᱚᱞᱚ ᱱᱟ ᱤᱛᱟᱹᱧ ᱫᱮᱠᱷᱟᱣ ᱯᱮ ᱠᱟᱱᱟ ᱡᱮ ᱡᱤᱞ ᱛᱤᱱᱟᱹᱜ ᱜᱟᱱ ᱠᱚ ᱦᱟᱛᱟᱣ ᱟᱠᱟᱫ ᱛᱟᱞᱮᱭᱟ ᱟᱞᱮ ᱚᱲᱟᱜ ᱨᱮ ᱟᱫᱚ ᱪᱚᱞᱚ ᱵᱚᱱ ᱧᱮᱞᱟ ᱜᱟᱛᱮ ᱠᱚ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱜᱼᱚᱭ ᱛᱤᱱᱟᱹᱜ ᱜᱟᱱ ᱡᱤᱞ ᱠᱚ ᱦᱟᱛᱟᱣ ᱟᱠᱟᱫᱼᱟ ᱧᱮᱞ ᱛᱟᱞᱯᱮ ᱚᱱᱟ ᱴᱤᱯᱤᱱ ᱛᱮ ᱢᱤᱫ ᱴᱤᱯᱤᱱ ᱡᱤᱞ ᱠᱚ ᱦᱟᱛᱟᱣ ᱟᱠᱟᱫᱼᱟ ᱟᱨ ᱱᱚᱣᱟ ᱫᱚ ᱥᱩᱠᱨᱤ ᱡᱤᱞ ᱠᱟᱱᱟ ᱡᱚᱦᱟᱨ ᱜᱮ ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧ ᱟᱨ ᱢᱤᱫ ᱱᱟᱣᱟ ᱵᱷᱤᱰᱤᱭᱳ ᱨᱮ ᱟᱨ ᱛᱮᱦᱮᱧ ᱫᱚ ᱥᱟᱠᱨᱟᱛ ᱠᱟᱱ ᱛᱟᱵᱚᱱᱟ ᱡᱚᱛᱚ ᱦᱚᱲ ᱯᱮ ᱵᱟᱲᱟᱭᱟ ᱛᱮᱦᱮᱧ ᱫᱚ ᱢᱟᱱᱮ ᱥᱩᱠᱨᱤ ᱡᱤᱞ ᱠᱚ ᱢᱟᱱᱮ ᱥᱩᱠᱨᱤ ᱠᱚᱠᱚ ᱜᱚᱡ ᱠᱮᱫ ᱠᱚᱣᱟ ᱟᱨ ᱥᱩᱠᱨᱤ ᱡᱤᱞ ᱠᱚ ᱟᱹᱜᱩ ᱦᱩᱭᱱᱟ ᱟᱨ ᱟᱞᱮ ᱦᱟᱸᱜ ᱠᱷᱟᱱ ᱛᱤᱱᱟᱹᱜ ᱜᱟᱱ ᱥᱩᱠᱨᱤ ᱡᱤᱞ ᱞᱮ ᱦᱟᱛᱟᱣ ᱠᱟᱫᱟ ᱚᱱᱟ ᱠᱚ ᱛᱟᱵᱚᱱᱤᱧ ᱫᱮᱠᱷᱟᱣ ᱟᱯᱮ ᱠᱟᱱᱟ ᱱᱟᱜ ᱧᱮᱞ ᱛᱟᱵᱚᱱ ᱯᱮ ᱟᱨ ᱪᱮᱫ ᱠᱚ ᱞᱟᱹᱭᱟ ᱛᱮᱦᱮᱧ ᱫᱚ ᱥᱟᱠᱨᱟᱛ ᱨᱮᱭᱟᱜ ᱮᱛᱚᱦᱚᱵ ᱢᱟᱦᱟ ᱦᱚᱸ ᱞᱟᱹᱭ ᱜᱟᱱᱚᱜᱼᱟ ᱛᱮᱦᱮᱧ ᱞᱮᱠᱟᱱᱟᱜ ᱫᱤᱱ ᱨᱮᱫᱚ ᱟᱞᱮ ᱱᱚᱰᱮ ᱫᱚ ᱦᱟᱸᱜ ᱠᱷᱟᱱ ᱚᱠᱚᱭ ᱠᱚ ᱦᱚᱞᱚᱝ ᱟᱹᱣᱨᱤ ᱠᱚ ᱞᱟᱹᱦᱩᱫᱟ ᱩᱱᱠᱩ ᱫᱚ ᱦᱚᱞᱚᱝ ᱠᱚ ᱨᱟᱦᱩ ᱞᱟᱹᱦᱩᱫᱮᱜᱼᱟ ᱟᱨ ᱥᱮᱛᱟᱜ ᱠᱷᱚᱱᱟᱜ ᱠᱷᱟᱱ ᱥᱩᱠᱨᱤ ᱠᱚᱠᱚ ᱜᱚᱡ ᱟᱠᱟᱫ ᱠᱚᱣᱟ ᱟᱫᱚ ᱚᱱᱟ ᱡᱤᱞ ᱠᱚ ᱠᱤᱨᱤᱧ ᱨᱮ ᱵᱮᱥᱛᱚ ᱠᱚ ᱛᱟᱦᱮᱸ ᱠᱟᱱᱟ ᱥᱮᱛᱟᱜ ᱠᱷᱚᱱᱟᱜ ᱦᱚᱲ ᱠᱚ ᱟᱨ ᱚᱲᱟᱜ ᱨᱮ ᱱᱩᱠᱩ ᱟᱭᱩ ᱦᱚᱲ ᱠᱚᱫᱚ ᱢᱟᱱᱮ ᱚᱲᱟᱜ ᱨᱮᱭᱟᱜ ᱜᱮᱡ ᱜᱩᱨᱤᱡ ᱴᱷᱤᱠ ᱛᱮ ᱡᱚᱜ ᱥᱟᱯᱷᱟ ᱡᱚᱛᱚ ᱨᱚᱠᱚᱢ ᱠᱟᱹᱢᱤ ᱠᱚ ᱠᱟᱹᱢᱤᱭᱮᱫ ᱛᱟᱦᱮᱱᱟ ᱟᱨ ᱛᱮᱦᱮᱧ ᱫᱚ ᱱᱚᱝᱠᱟ ᱞᱮᱠᱟ ᱠᱟᱹᱢᱤ ᱦᱚᱨᱟ ᱛᱮᱜᱮ ᱯᱟᱨᱚᱢᱚᱜᱼᱟ ᱦᱟᱸᱜ ᱠᱷᱟᱱ ᱦᱮᱸ ᱥᱮ ᱟᱨ ᱛᱮᱦᱮᱧ ᱧᱤᱫᱟᱹ ᱦᱟᱸᱜ ᱠᱷᱟᱱ ᱟᱹᱭᱩᱵ ᱠᱷᱚᱱᱟᱜ ᱫᱚ ᱦᱟᱸᱜ ᱠᱷᱟᱱ ᱯᱤᱴᱷᱟᱹ ᱠᱚ ᱵᱮᱱᱟᱣᱟ ᱟᱞᱮ ᱱᱚᱰᱮ ᱫᱚ ᱡᱚᱛᱚ ᱦᱚᱲ ᱜᱮ ᱡᱚᱛᱚ ᱚᱲᱟᱜ ᱚᱲᱟᱜ ᱜᱮ ᱯᱤᱴᱷᱟᱹ ᱠᱚ ᱵᱮᱱᱟᱣ ᱦᱟᱸᱜ ᱠᱷᱟᱱ ᱛᱮᱦᱮᱧ ᱧᱤᱫᱟᱹ ᱫᱚ ᱟᱨ ᱚᱱᱮ ᱡᱮ ᱛᱮᱦᱮᱧ ᱥᱮᱛᱟᱜ ᱥᱩᱠᱨᱤ ᱠᱚ ᱜᱚᱡ ᱞᱮᱫ ᱠᱚᱫᱚ ᱚᱱᱟ ᱥᱩᱠᱨᱤ ᱡᱤᱞ ᱠᱚ ᱠᱤᱨᱤᱧ ᱟᱹᱜᱩ ᱠᱟᱜᱼᱟ ᱡᱚᱛᱚ ᱜᱮ ᱟᱫᱚ ᱚᱱᱟ ᱥᱩᱠᱨᱤ ᱡᱤᱞ ᱜᱮ ᱦᱟᱸᱜ ᱠᱷᱟᱱ ᱠᱚ ᱯᱤᱴᱷᱟᱹᱭᱟ ᱟᱹᱭᱩᱵ ᱥᱮᱫ ᱫᱚ ᱟᱨ ᱟᱹᱭᱩᱵ ᱫᱚ ᱟᱹᱰᱤ ᱡᱳᱨ ᱡᱚᱢᱟᱠ ᱚᱱᱟ ᱯᱤᱴᱷᱟᱹ ᱠᱚᱜᱮᱞᱮ ᱡᱚᱢᱟ ᱟᱨ ᱛᱟᱨᱯᱚᱨᱮ ᱫᱤᱱ ᱫᱚ ᱦᱟᱸᱜ ᱠᱷᱟᱱ ᱥᱮᱛᱟᱜ ᱛᱩᱯᱩ ᱠᱟᱛᱮ ᱦᱟᱸᱜ ᱱᱟᱣᱟ ᱡᱟᱢᱟ ᱠᱚᱠᱚ ᱦᱚᱨᱚᱜᱟ ᱚᱱᱟ ᱫᱚ ᱦᱟᱸᱜ ᱠᱷᱟᱱ ᱜᱟᱯᱟ ᱥᱮᱛᱟᱜᱟᱜ ᱵᱷᱤᱰᱤᱭᱳ ᱨᱤᱧ ᱫᱮᱠᱷᱟᱣ ᱯᱮᱭᱟ ᱦᱮᱸ ᱥᱮ ᱟᱨ ᱛᱮᱦᱮᱧ ᱫᱚ ᱛᱟᱵᱚᱱ ᱦᱟᱸᱜ ᱠᱷᱟᱱ ᱪᱮᱫ ᱠᱚᱧ ᱪᱤᱠᱟᱹᱭᱟ ᱪᱚᱞᱚ ᱚᱱᱟ ᱠᱚᱵᱚᱱ ᱧᱮᱞᱟ ᱟᱨ ᱛᱮᱦᱮᱧ ᱫᱚ ᱦᱚᱞᱟ ᱠᱷᱚᱱᱟᱜ ᱴᱩᱨᱱᱟᱢᱮᱱᱴ ᱦᱩᱭᱩᱜ ᱠᱟᱱᱟ ᱯᱷᱩᱴ ᱴᱮᱱᱤᱥ ᱵᱚᱞ ᱴᱩᱨᱱᱟᱢᱮᱱᱴ ᱦᱩᱭᱩᱜ ᱠᱟᱱᱟ ᱟᱯᱱᱟᱨᱟᱜ ᱰᱟᱹᱦᱤ ᱨᱮᱜᱮ ᱟᱹᱛᱩ ᱨᱮᱱ ᱠᱚᱲᱟ ᱠᱚᱜᱮ ᱠᱚ ᱠᱚᱨᱟᱣ ᱦᱚᱪᱚᱭᱮᱫᱼᱟ ᱦᱚᱞᱟ ᱠᱷᱚᱱᱟᱜ ᱦᱩᱭᱩᱜ ᱠᱟᱱᱟ ᱟᱫᱚ ᱦᱚᱞᱟ ᱫᱚ ᱱᱟᱜ ᱤᱧ ᱫᱚ ᱵᱟᱹᱧ ᱥᱮᱱ ᱟᱠᱟᱱᱟ ᱛᱮᱦᱮᱧ ᱜᱤᱧ ᱥᱮᱱᱚᱜ ᱛᱟᱵᱚᱱ ᱞᱟᱹᱜᱤᱫᱼᱟ ᱪᱚᱞᱚ ᱦᱟᱸᱜ ᱤᱧ ᱧᱮᱞ ᱦᱚᱪᱚ ᱯᱮ ᱛᱟᱵᱚᱱᱟ ᱪᱮᱫ ᱞᱮᱠᱟ ᱦᱟᱸᱜ ᱠᱷᱟᱱ ᱮᱱᱮᱡ ᱠᱚ ᱪᱟᱹᱞᱩ ᱟᱠᱟᱱᱟ ᱰᱟᱹᱦᱤ ᱥᱮᱫ ᱢᱟ ᱵᱚᱱ ᱥᱮᱱᱚᱜ ᱜᱮᱭᱟ ᱟᱨ ᱦᱟᱸᱜ ᱠᱷᱟᱱ ᱪᱚᱞᱚ ᱱᱟ ᱤᱧ ᱫᱮᱠᱷᱟᱣ ᱯᱮ ᱠᱟᱱᱟ ᱡᱮ ᱡᱤᱞ ᱛᱤᱱᱟᱹᱜ ᱜᱟᱱ ᱠᱚ ᱦᱟᱛᱟᱣ ᱟᱠᱟᱫ ᱛᱟᱞᱮᱭᱟ ᱟᱞᱮ ᱚᱲᱟᱜ ᱨᱮ ᱟᱫᱚ ᱪᱚᱞᱚ ᱵᱚᱱ ᱧᱮᱞᱟ ᱜᱟᱛᱮ ᱠᱚ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱜᱼᱚᱭ ᱛᱤᱱᱟᱹᱜ ᱜᱟᱱ ᱡᱤᱞ ᱠᱚ ᱦᱟᱛᱟᱣ ᱠᱟᱜᱼᱟ ᱧᱮᱞ ᱛᱟᱞᱯᱮ ᱚᱱᱟ ᱴᱤᱯᱤᱱ ᱛᱮ ᱢᱤᱫ ᱴᱤᱯᱤᱱ ᱡᱤᱞ ᱠᱚ ᱦᱟᱛᱟᱣ ᱠᱟᱜᱼᱟ ᱟᱨ ᱱᱚᱣᱟ ᱫᱚ ᱥᱩᱠᱨᱤ ᱡᱤᱞ ᱠᱟᱱᱟ ᱟᱨ ᱥᱩᱠᱨᱤ ᱡᱤᱞ ᱵᱮᱜᱚᱨ ᱟᱹᱰᱤ ᱟᱭᱢᱟ ᱦᱚᱲ ᱢᱮᱱᱟᱜ ᱠᱚ ᱛᱟᱞᱮᱭᱟ ᱡᱟᱦᱟᱸ ᱥᱩᱠᱨᱤ ᱡᱤᱞ ᱵᱟᱠᱚ ᱡᱚᱢᱟ ᱩᱱᱠᱩ ᱞᱟᱹᱜᱤᱫ ᱫᱚ ᱥᱤᱢ ᱡᱤᱞ ᱠᱚᱦᱚᱸ ᱢᱮᱱᱟᱜ ᱟᱱᱟᱜ ᱟᱫᱚ ᱱᱚᱣᱟ ᱫᱚ ᱥᱩᱠᱨᱤ ᱡᱤᱞ ᱜᱮ ᱠᱟᱱᱟ ᱟᱫᱚ ᱥᱩᱠᱨᱤ ᱡᱤᱞ ᱫᱚ ᱡᱟᱹᱥᱛᱤ ᱦᱚᱲ ᱜᱮᱞᱮ ᱠᱩᱥᱤᱭᱟᱜᱼᱟ ᱥᱩᱠᱨᱤ ᱡᱤᱞ ᱠᱚᱜᱮ ᱠᱚ ᱟᱹᱜᱩ ᱫᱚᱦᱚ ᱟᱠᱟᱫ ᱛᱟᱞᱮᱭᱟ ᱱᱩᱱᱟᱹᱜ ᱜᱟᱱ ᱟᱨ ᱟᱨ ᱡᱚᱛᱚ ᱦᱚᱲ ᱠᱚᱜᱮ ᱥᱟᱹᱜᱩᱱ ᱥᱟᱠᱨᱟᱛ ᱤᱧ ᱯᱟᱦᱴᱟ ᱥᱮᱫ ᱠᱷᱚᱱ ᱱᱟᱭᱛᱮ ᱱᱟᱯᱟᱭ ᱛᱮ ᱯᱟᱨᱚᱢ ᱛᱟᱵᱚᱱ ᱯᱮ ᱥᱟᱠᱨᱟᱛ ᱟᱨ ᱱᱚᱣᱟ ᱫᱚ ᱟᱵᱚᱣᱟᱜ ᱢᱟᱱᱮ ᱥᱟᱱᱛᱟᱲ ᱠᱚᱣᱟᱜ ᱥᱮᱨᱢᱟ ᱢᱩᱪᱟᱹᱫ ᱢᱤᱫᱴᱮᱱ ᱯᱚᱨᱚᱵᱽ ᱠᱟᱱᱟ ᱟᱹᱰᱤ ᱟᱭᱢᱟ ᱡᱟᱭᱜᱟ ᱨᱮ ᱢᱟᱱᱮ ᱱᱚᱣᱟ ᱥᱚᱢᱚᱭ ᱜᱮᱠᱚ ᱥᱚᱦᱨᱟᱭᱚᱜ ᱜᱮᱭᱟ ᱢᱮᱱᱠᱷᱟᱱ ᱟᱞᱮ ᱱᱚᱛᱮ ᱫᱚ ᱱᱤᱛᱚᱜ ᱫᱚ ᱵᱟᱠᱚ ᱥᱚᱦᱨᱟᱭᱟ ᱱᱤᱛᱚᱜ ᱫᱚ ᱥᱟᱠᱨᱟᱛ ᱯᱚᱨᱚᱵᱽ ᱜᱮᱞᱮ ᱢᱟᱱᱟᱣᱟ ᱟᱫᱚ ᱛᱤᱦᱤᱧ ᱫᱚ ᱛᱟᱵᱚ ᱦᱟᱸᱜ ᱠᱟᱱ ᱥᱟᱠᱨᱟᱛ ᱨᱮ ᱮᱛᱚᱦᱚᱵ ᱫᱤᱱ ᱠᱟᱱ ᱨᱮᱦᱚᱸ ᱟᱨ ᱛᱤᱦᱤᱧ ᱞᱮᱠᱟᱱᱟᱜ ᱫᱤᱱ ᱨᱮᱜᱮ ᱦᱟᱸᱜ ᱠᱷᱟᱱ ᱟᱞᱮ ᱱᱚᱰᱮ ᱫᱚ ᱦᱟᱴ ᱦᱚᱸ ᱯᱟᱲᱟᱣ ᱟᱠᱟᱱᱟ ᱦᱮᱸ ᱥᱮ ᱟᱫᱚ ᱥᱟᱠᱨᱟᱛ ᱞᱟᱦᱟ ᱦᱚᱸ ᱚᱱᱠᱟ ᱞᱮᱠᱟ ᱦᱟᱴ ᱫᱚ ᱵᱟᱞᱮ ᱧᱟᱢ ᱞᱮᱜᱼᱟ ᱡᱮ ᱥᱟᱠᱨᱟᱛ ᱵᱟᱨ ᱯᱮ ᱫᱤᱱ ᱞᱟᱦᱟ ᱦᱚᱸ ᱦᱟᱴ ᱵᱟᱞᱮ ᱧᱟᱢ ᱞᱮᱜᱼᱟ ᱟᱫᱚ ᱦᱟᱸᱜ ᱠᱷᱟᱱ ᱛᱤᱦᱤᱧ ᱞᱮᱠᱟᱱᱟᱜ ᱫᱤᱱ ᱨᱮᱜᱮ ᱦᱟᱸᱜ ᱠᱷᱟᱱ ᱦᱟᱴ ᱠᱚᱛᱮ ᱦᱚᱸ ᱥᱮᱱ ᱦᱩᱭ ᱟᱞᱮ ᱠᱟᱱᱟ ᱟᱭᱳ ᱛᱟᱹᱠᱤᱱ ᱫᱚ ᱦᱟᱸᱜ ᱠᱷᱟᱱ ᱦᱟᱴ ᱜᱮᱠᱤᱱ ᱥᱮᱱ ᱟᱠᱟᱱᱟ ᱟᱨ ᱤᱧ ᱦᱚᱸ ᱛᱟᱵᱚ ᱱᱤᱛᱚᱜ ᱱᱤᱛᱚᱜ ᱜᱮ ᱢᱟᱱᱮ ᱠᱟᱹᱠᱤ ᱛᱟᱠᱚ ᱠᱚ ᱞᱟᱹᱭ ᱟᱹᱫᱤᱧᱟ ᱡᱮ ᱪᱚᱞᱚ ᱦᱟᱴ ᱵᱚᱱ ᱥᱮᱱᱚᱜᱼᱟ ᱱᱚᱣᱟ ᱚᱱᱟ ᱠᱤᱨᱤᱧ ᱦᱩᱭᱩᱜᱼᱟ ᱟᱫᱚ ᱤᱱᱟᱹᱛᱮ ᱟᱞᱮ ᱦᱚᱸ ᱦᱟᱴ ᱜᱮᱞᱮ ᱥᱮᱱᱚᱜ ᱠᱟᱱᱟ ᱦᱮᱸ ᱥᱮ ᱟᱫᱚ ᱤᱱᱟᱹᱛᱮ ᱥᱠᱩᱞ ᱰᱟᱹᱦᱤ ᱫᱚ ᱵᱟᱹᱧ ᱥᱮᱱ ᱫᱟᱲᱮᱭᱟ ᱛᱟᱵᱚᱱ ᱠᱟᱱᱟ ᱡᱮ ᱤᱧ ᱞᱟᱹᱭᱟᱫ ᱯᱮ ᱛᱟᱦᱮᱱᱟ ᱡᱮ ᱵᱚᱞ ᱮᱱᱮᱡ ᱤᱧ ᱫᱮᱠᱷᱟᱣ ᱟᱯᱮ ᱛᱟᱵᱚᱱᱟ ᱟᱫᱚ ᱵᱚᱞ ᱮᱱᱮᱡ ᱫᱚ ᱵᱟᱹᱧ ᱫᱮᱠᱷᱟᱣ ᱟᱯᱮ ᱠᱟᱱ ᱛᱟᱵᱚᱱᱟ ᱟᱫᱚ ᱦᱟᱴ ᱥᱮᱫ ᱜᱤᱧ ᱥᱮᱱᱚᱜᱼᱟ ᱛᱮᱦᱮᱧ ᱫᱚ ᱱᱟᱜ ᱟᱨ ᱤᱧ ᱫᱚ ᱛᱟᱵᱚ ᱦᱟᱴᱤᱧ ᱥᱮᱱᱚᱜ ᱠᱟᱱᱟ ᱟᱨ ᱟᱨ ᱵᱟᱰᱟᱭ ᱢᱮᱱᱟᱜᱼᱟ ᱡᱚᱛᱚ ᱦᱚᱲ ᱯᱮ ᱵᱟᱰᱟᱭᱟ ᱦᱟᱸᱜ ᱛᱮᱦᱮᱧᱟᱜ ᱟᱹᱭᱩᱵ ᱵᱮᱲᱟ ᱫᱚ ᱢᱟᱱᱮ ᱛᱟᱨᱟᱥᱤᱧ ᱠᱷᱚᱱᱟᱜ ᱫᱚ ᱦᱟᱸᱜ ᱠᱷᱟᱱ ᱟᱹᱰᱤ ᱡᱳᱨ ᱯᱤᱴᱷᱟᱹ ᱠᱚ ᱵᱮᱱᱟᱣ ᱦᱩᱭᱩᱜᱼᱟ ᱯᱤᱴᱷᱟᱹ ᱞᱮᱴᱚ ᱰᱩᱸᱵᱩᱜ ᱵᱮᱱᱟᱣ ᱨᱮᱭᱟᱜ ᱦᱟᱸᱜ ᱠᱷᱟᱱ ᱛᱳᱲᱡᱳᱲ ᱪᱟᱞᱟᱜ ᱠᱟᱱᱟ ᱟᱫᱚ ᱤᱱᱟᱹᱛᱮ ᱵᱟᱹᱦᱩ ᱫᱚ ᱦᱟᱸᱜ ᱠᱷᱟᱱ ᱱᱤᱛᱚᱜ ᱠᱷᱚᱱᱟᱜ ᱜᱮ ᱟᱫᱟ ᱨᱟᱹᱥᱩᱱ ᱠᱚᱭ ᱢᱟᱱᱮ ᱪᱷᱟᱲᱟᱣ ᱫᱚᱦᱚ ᱠᱟᱜ ᱠᱟᱱᱟ ᱪᱚᱠᱟᱜ ᱠᱚ ᱪᱮᱫᱟᱜ ᱥᱮ ᱵᱟᱝ ᱦᱟᱸᱜ ᱠᱷᱟᱱ ᱠᱷᱟᱴᱚ ᱵᱮᱲᱟ ᱛᱚ ᱱᱮᱛᱟᱨ ᱫᱚ ᱧᱮᱞ ᱧᱮᱞ ᱛᱮᱜᱮ ᱦᱟᱸᱜ ᱠᱷᱟᱱ ᱛᱟᱨᱟᱥᱤᱧ ᱧᱚᱜᱚ ᱜᱚᱫᱚᱜᱼᱟ ᱟᱫᱚ ᱛᱟᱨᱟᱥᱤᱧ ᱪᱟᱵᱟ ᱜᱚᱫᱚᱜᱼᱟ ᱟᱫᱚ ᱴᱟᱭᱤᱢ ᱦᱚᱸ ᱦᱟᱸᱜ ᱠᱷᱟᱱ ᱵᱟᱝ ᱧᱟᱢᱚᱜᱼᱟ ᱟᱫᱚ ᱤᱱᱟᱹ ᱛᱮᱜᱮ ᱦᱟᱸᱜ ᱠᱷᱟᱱ ᱵᱟᱹᱦᱩ ᱫᱚ ᱱᱤᱛ ᱠᱷᱚᱱᱟᱜ ᱜᱮ ᱟᱫᱟ ᱟᱨ ᱨᱟᱹᱥᱩᱱ ᱠᱚᱫᱚ ᱩᱨᱮᱜᱼᱟ ᱟᱫᱚ ᱩᱱᱤ ᱛᱟᱵᱚ ᱧᱮᱞ ᱫᱮᱠᱷᱟᱣ ᱯᱮ ᱱᱩᱜᱼᱩᱭ ᱛᱟᱵᱚ ᱧᱮᱞᱮ ᱯᱮ ᱱᱚᱜᱼᱚᱭ ᱱᱤᱛᱚᱜ ᱠᱷᱚᱱᱟᱜ ᱜᱮ ᱟᱫᱟ ᱨᱟᱹᱥᱩᱱᱮ ᱩᱨᱮᱜᱼᱟ

ᱟᱨ ᱵᱷᱤᱰᱤᱭᱳ ᱨᱮ ᱞᱮᱛᱟᱲ ᱜᱮ ᱛᱟᱦᱮᱱ ᱛᱟᱵᱚᱱ ᱯᱮ ᱟᱨ ᱛᱮᱦᱮᱧᱟᱜ ᱫᱤᱱ ᱚᱠᱟ ᱞᱮᱠᱟ ᱯᱟᱨᱚᱢᱚᱜ ᱠᱟᱱᱟ ᱦᱟᱸᱜ ᱚᱱᱟ ᱦᱚᱸᱧ ᱵᱟᱲᱟᱭ ᱦᱚᱪᱚ ᱯᱮ ᱛᱟᱵᱚᱱᱟ ᱪᱮᱫ ᱞᱮᱠᱟ ᱦᱟᱴ ᱨᱮᱠᱚ ᱦᱚᱲᱚᱜ ᱠᱟᱱᱟ ᱡᱷᱚᱞᱟᱣᱟᱜ ᱵᱚᱱ ᱧᱮᱞᱟ ᱪᱚᱞᱚ ᱛᱚ ᱜᱟᱛᱮ ᱠᱚ ᱱᱚᱜᱼᱚᱭ ᱛᱚᱨᱟ ᱯᱮ ᱧᱮᱞ ᱫᱟᱲᱮᱭᱟᱜ ᱠᱟᱱᱟ ᱱᱚᱜᱼᱚ ᱱᱚᱣᱟ ᱫᱷᱟᱨᱮ ᱫᱚ ᱟᱵᱚ ᱥᱟᱱᱛᱟᱲ ᱠᱚᱣᱟᱜ ᱡᱚᱛᱚ ᱨᱚᱠᱚᱢᱟᱜ ᱥᱟᱢᱟᱱ ᱧᱟᱢᱚᱜ ᱠᱟᱱᱟ ᱟᱫᱚ ᱱᱚᱣᱟ ᱫᱷᱟᱨᱮ ᱜᱮ ᱟᱞᱮ ᱫᱚᱞᱮ ᱦᱮᱡ ᱟᱠᱟᱱᱟ ᱦᱟᱸᱜ ᱠᱷᱟᱱ ᱮᱸ, ᱥᱟᱠᱟᱢ ᱟᱨ ᱱᱚᱜᱼᱚᱭ ᱴᱷᱮᱠᱟ ᱠᱤᱨᱤᱧ ᱵᱟᱠᱷᱨᱟ ᱞᱮ ᱦᱮᱡ ᱟᱠᱟᱱᱟ ᱟᱨ ᱱᱚᱣᱟ ᱠᱚ ᱠᱤᱨᱤᱧ ᱠᱟᱛᱮ ᱜᱮ ᱦᱟᱸᱜ ᱚᱲᱟᱜ ᱫᱚᱞᱮ ᱨᱩᱣᱟᱹᱲᱟ ᱛᱤᱦᱤᱧ ᱡᱚᱛᱚᱣᱟᱜ ᱞᱮ ᱦᱟᱛᱟᱣ ᱦᱩᱭ ᱟᱠᱟᱜᱼᱟ ᱱᱤᱛᱚᱜ ᱱᱤᱛᱚᱜ ᱜᱮ ᱦᱟᱴ ᱠᱷᱚᱱᱟᱜ ᱫᱚᱞᱮ ᱨᱩᱣᱟᱹᱲ ᱦᱮᱡ ᱮᱱᱟ ᱟᱫᱚ

ᱟᱨ ᱡᱤᱞ ᱨᱮᱭᱟᱜ ᱚᱵᱚᱥᱛᱟ ᱧᱮᱞ ᱯᱮ ᱪᱮᱫ ᱪᱮᱫᱠᱟ ᱟᱠᱟᱱᱟ ᱦᱟᱱᱮ ᱦᱮᱸᱫᱮ ᱦᱮᱸᱫᱮ ᱧᱮᱞᱚᱜ ᱠᱟᱱᱟ ᱧᱮᱞ ᱯᱮ ᱮᱠᱷᱚᱱᱳ ᱥᱩᱱᱩᱢ ᱩᱰᱩᱠᱚᱜ ᱠᱟᱱ ᱜᱮᱭᱟ ᱡᱩᱫᱤ ᱟᱨᱦᱚᱸ ᱥᱩᱱᱩᱢ ᱞᱮ ᱩᱰᱩᱠ ᱦᱚᱪᱚᱭᱟ ᱛᱟᱦᱚᱞᱮ ᱠᱷᱟᱱ ᱡᱤᱞ ᱨᱮᱭᱟᱜ ᱚᱵᱚᱥᱛᱟ ᱮᱠᱫᱚᱢ ᱠᱷᱟᱨᱟᱯ ᱢᱟᱱᱮ ᱢᱤᱫ ᱠᱤᱞᱳ ᱡᱤᱞ ᱨᱮ ᱦᱚᱸᱜᱼᱚᱭ ᱥᱩᱱᱩᱢ ᱧᱮᱞ ᱯᱮ ᱱᱩᱱᱟᱹᱜ ᱜᱟᱱ ᱟᱨ ᱡᱤᱞ ᱧᱮᱞ ᱯᱮ ᱦᱚᱸᱜᱼᱚᱭ ᱱᱩᱱᱟᱹᱜ ᱜᱟᱱ ᱪᱮᱫ ᱦᱩᱭ ᱟᱠᱟᱱᱟ ᱟᱨ ᱟᱹᱰᱤ ᱫᱤᱱ ᱛᱟᱭᱚᱢ ᱩᱱᱤ ᱢᱟᱛᱟᱞ ᱠᱚᱲᱟᱧ ᱫᱮᱠᱷᱟᱣ ᱟᱯᱮ ᱠᱟᱱ ᱛᱟᱵᱚᱱᱟ ᱟᱹᱰᱤ ᱫᱤᱱ ᱛᱟᱭᱚᱢ ᱯᱮ ᱧᱮᱞ ᱠᱟᱱᱟ ᱩᱱᱤ ᱢᱟᱛᱟᱞ ᱠᱚᱲᱟ ᱛᱚ ᱢᱟᱛᱟᱞ ᱠᱚᱲᱟ ᱥᱟᱠᱨᱟᱛ ᱨᱮ ᱡᱟᱢᱟ ᱠᱚ ᱠᱤᱨᱤᱧ ᱠᱟᱜ ᱢᱮᱭᱟ ᱥᱮ ᱵᱟᱝ ᱞᱟᱹᱭ ᱢᱮ ᱦᱮᱸ ᱵᱟᱝ ᱵᱟᱝ ᱠᱚ ᱠᱤᱨᱤᱧ ᱠᱟᱜ ᱢᱟ ᱥᱟᱠᱨᱟᱛ ᱨᱮ ᱡᱟᱢᱟ ᱵᱟᱠᱚ ᱠᱤᱨᱤᱧ ᱠᱟᱭ ᱫᱮᱭᱟ ᱞᱟᱹᱭᱮᱫᱼᱟᱭ ᱛᱟᱦᱚᱞᱮ ᱡᱟᱢᱟ ᱠᱚᱢ ᱠᱤᱨᱤᱧ ᱦᱚᱪᱚ ᱠᱚᱣᱟ ᱥᱮ ᱵᱟᱝ ᱥᱟᱠᱨᱟᱛ ᱨᱮ ᱛᱮᱦᱮᱧ ᱠᱟᱛᱷᱟ ᱛᱮᱦᱮᱧ ᱠᱚ ᱠᱤᱨᱤᱧᱟᱢᱟ ᱚ ᱴᱷᱤᱠ ᱜᱮᱭᱟ ᱛᱚ ᱱᱩᱭ ᱞᱟᱹᱭᱮᱫᱼᱟ ᱡᱮ ᱛᱮᱦᱮᱧ ᱠᱚ ᱠᱤᱨᱤᱧᱟᱭᱟ ᱡᱟᱢᱟ ᱜᱟᱯᱟᱢ ᱦᱚᱨᱚᱜᱟ ᱛᱚ ᱜᱟᱯᱟᱢ ᱦᱚᱨᱚᱜᱟ ᱛᱚ ᱴᱷᱤᱠ ᱜᱮᱭᱟ ᱜᱟᱯᱟ ᱦᱚᱨᱚᱜᱟ ᱦᱮᱡ ᱠᱟᱱ ᱪᱮᱫ ᱞᱮᱠᱟᱱ ᱡᱟᱢᱟ ᱧᱮᱞ ᱛᱟᱭᱟᱵᱚᱱ ᱜᱟᱯᱟ ᱧᱮᱞ ᱫᱟᱲᱮᱭᱟᱜ ᱠᱟᱱᱟ ᱯᱮ ᱟᱛᱳ ᱠᱚᱲᱟ ᱠᱚ ᱵᱚᱞ ᱮᱱᱮᱡ ᱠᱚ ᱟᱬᱜᱚ ᱟᱠᱟᱱᱟ ᱟᱨ ᱛᱮᱦᱮᱧ ᱫᱚ ᱢᱟᱱᱮ ᱧᱮᱧᱮᱞᱤᱭᱟᱹ ᱠᱚᱦᱚᱸ ᱠᱚ ᱠᱚᱢ ᱜᱮᱭᱟ ᱫᱚᱨᱥᱚᱠ ᱠᱚ ᱟᱹᱰᱤ ᱠᱚᱢ ᱠᱚ ᱦᱮᱡ ᱟᱠᱟᱱᱟ ᱪᱮᱫᱟᱜ ᱥᱮ ᱵᱟᱝ ᱥᱟᱠᱨᱟᱛ ᱠᱟᱱᱟ ᱥᱮ ᱡᱮ ᱡᱟᱨ ᱚᱲᱟᱜ ᱨᱮ ᱢᱟᱱᱮ ᱵᱮᱥᱛᱚ ᱢᱮᱱᱟᱜ ᱠᱚᱣᱟ ᱟᱫᱚ ᱪᱚᱞᱚ ᱟᱛᱳ ᱠᱚᱲᱟ ᱠᱚᱣᱟᱜ ᱮᱱᱮᱡ ᱵᱚᱱ ᱧᱮᱞ ᱛᱟᱠᱚ ᱠᱚ ᱥᱩᱨ ᱠᱷᱚᱱᱟᱜ